ᱡᱚᱦᱟᱨ ᱜᱮ ᱫᱤᱥᱚᱢ ᱯᱮᱲᱟ ᱠᱚ ᱟᱨ ᱱᱤᱛᱚᱜ ᱱᱚᱰᱮ ᱦᱮᱡ ᱥᱮᱴᱮᱨ ᱦᱩᱭ ᱠᱟᱱᱟ ᱡᱟᱦᱟᱱᱟᱜ ᱢᱟᱱᱩᱥᱢᱩᱲᱤᱭᱟᱹ ᱫᱤᱥᱚᱢ ᱵᱟᱦᱟ ᱨᱮ ᱟᱨ ᱱᱚᱰᱮ ᱱᱩᱠᱩ ᱜᱚᱢᱠᱮ ᱛᱟᱠᱚ ᱢᱮᱱᱟᱜ ᱠᱚᱣᱟ ᱟᱨ ᱱᱩᱠᱩ ᱠᱚᱜᱮ ᱱᱚᱣᱟ ᱫᱤᱥᱚᱢ ᱵᱟᱦᱟ ᱨᱮᱱᱟᱜ ᱥᱚᱧᱪᱟᱞᱚᱠ ᱠᱚ ᱛᱟᱦᱮᱸ ᱠᱟᱱᱟ ᱟᱫᱚ ᱚᱱᱟᱛᱮ ᱱᱩᱠᱩ ᱠᱚ ᱥᱟᱞᱟᱜ ᱠᱟᱹᱴᱤᱡ ᱠᱚᱵᱚᱱ ᱜᱟᱞᱚᱪᱟ ᱛᱮᱦᱮᱧ ᱵᱟᱦᱟ ᱵᱚᱸᱜᱟ ᱵᱟᱠᱷᱨᱟ ᱛᱮᱜᱮ ᱟᱨ ᱱᱚᱰᱮ ᱱᱤᱛᱚᱜ ᱥᱮᱴᱮᱨ ᱢᱮᱱᱟᱜ ᱠᱤᱱᱟ ᱱᱩᱠᱤᱱ ᱜᱚᱢᱠᱮ ᱛᱟᱹᱠᱤᱱ ᱛᱚ ᱟᱹᱠᱤᱱᱟᱜ ᱩᱯᱨᱩᱢ ᱫᱚ ᱟᱹᱠᱤᱱ ᱢᱚᱪᱟ ᱠᱷᱚᱱᱟᱜ ᱜᱮᱵᱚᱱ ᱟᱸᱡᱚᱢᱟ ᱛᱚ ᱜᱚᱝᱠᱮ ᱟᱹᱞᱤᱧ ᱯᱟᱦᱴᱟ ᱠᱷᱚᱱᱟᱜ ᱥᱟᱶᱛᱮ ᱱᱚᱣᱟ ᱜᱟᱶᱛᱟ ᱴᱤᱵᱷᱤ ᱯᱟᱦᱴᱟ ᱥᱮᱫ ᱠᱷᱚᱱᱟᱜ ᱟᱹᱵᱤᱱ ᱥᱟᱶᱛᱟ ᱥᱟᱨᱦᱟᱣ ᱪᱟᱞ ᱟᱵᱤᱱ ᱠᱟᱱᱟ ᱦᱮᱸᱥᱮ ᱜᱮ ᱟᱵᱤᱱᱟᱜ ᱜᱟᱶᱛᱟ ᱯᱟᱦᱴᱟ ᱥᱮᱱ ᱠᱷᱚᱱᱟᱜ ᱟᱹᱞᱤᱧ ᱯᱟᱦᱴᱟ ᱥᱮᱱ ᱠᱷᱚᱱᱟᱜ ᱥᱟᱱᱟᱢ ᱦᱚᱲ ᱡᱚᱦᱟᱨ ᱥᱟᱶᱛᱮ ᱟᱹᱞᱤᱧᱟᱜ ᱩᱯᱨᱩᱢ ᱫᱚ ᱦᱩᱭᱩᱜ ᱠᱟᱱᱟ ᱵᱤᱵᱤᱥᱤ ᱦᱟᱸᱥᱫᱟ ᱚᱱᱠᱟ ᱫᱚᱞᱤᱧ ᱚᱞᱚᱜᱼᱟ ᱥᱤᱝᱜᱟᱨ ᱨᱮ ᱦᱤᱥᱟᱹᱵ ᱛᱮ ᱦᱟᱸᱜ ᱛᱚ ᱱᱚᱜᱼᱚᱭ ᱛᱮᱦᱮᱧ ᱱᱚᱰᱮ ᱵᱟᱦᱟ ᱵᱚᱸᱜᱟ ᱫᱤᱥᱩᱣᱟᱹ ᱡᱟᱦᱮᱨ ᱜᱟᱲ ᱵᱟᱦᱟ ᱵᱚᱸᱜᱟ ᱵᱟᱠᱷᱨᱟ ᱛᱮ ᱦᱟᱸᱜ ᱛᱮᱦᱮᱧ ᱱᱚᱰᱮ ᱥᱮᱴᱮᱨ ᱦᱩᱭ ᱠᱟᱱᱟ ᱟᱨ ᱠᱟᱹᱢᱤ ᱠᱚ ᱚᱱᱠᱟ ᱠᱟᱹᱢᱤ ᱠᱚᱫᱚ ᱛᱚᱨᱟᱣ ᱟᱠᱟᱱᱟ ᱦᱟᱸᱜ ᱛᱚ ᱜᱚᱢᱠᱮ ᱱᱚᱰᱮ ᱢᱤᱫᱴᱮᱱ ᱠᱩᱠᱞᱤ ᱛᱟᱦᱮᱱ ᱠᱟᱱᱟ ᱦᱮᱸᱥᱮ ᱵᱟᱦᱟ ᱫᱚ ᱟᱵᱚ ᱪᱮᱫᱟᱜ ᱵᱚᱱ ᱵᱚᱸᱜᱟᱭᱟ ᱟᱵᱚ ᱥᱟᱱᱛᱟᱲ ᱥᱟᱶᱛᱟ ᱨᱮ ᱵᱟᱦᱟ ᱪᱮᱫᱟᱜ ᱵᱚᱱ ᱵᱚᱸᱜᱟᱭᱟ ᱵᱟᱦᱟ ᱫᱚ ᱟᱵᱚ ᱫᱚᱵᱚᱱ ᱵᱚᱸᱜᱟᱭᱟ ᱟᱹᱞᱤᱧᱟᱜ ᱵᱟᱲᱟᱭ ᱛᱮᱭᱟᱜ ᱟᱹᱞᱤᱧ ᱦᱚᱸ ᱡᱟᱠ ᱩᱱᱟᱹᱜ ᱫᱚ ᱦᱟᱸᱜ ᱵᱟᱹᱞᱤᱧ ᱵᱟᱲᱟᱭᱟ ᱛᱚ ᱱᱚᱣᱟ ᱠᱚ ᱩᱱᱟᱹᱜ ᱟᱹᱞᱤᱧ ᱵᱟᱹᱞᱤᱧ ᱪᱚᱨᱪᱟ ᱟᱠᱟᱫ ᱛᱚ ᱡᱟᱦᱟᱸ ᱛᱤᱱᱟᱹᱜ ᱟᱹᱞᱤᱧᱟᱜ ᱩᱭᱦᱟᱹᱨ ᱥᱮ ᱢᱮᱱ ᱫᱚ ᱱᱚᱣᱟ ᱠᱟᱱᱟ ᱵᱟᱦᱟ ᱵᱚᱸᱜᱟ ᱫᱚ ᱯᱨᱚᱛᱷᱚᱢ ᱱᱚᱣᱟ ᱦᱟᱹᱞᱤ ᱦᱟᱹᱨᱭᱟᱹᱲ ᱫᱤᱥᱚᱢ ᱨᱮ ᱡᱷᱟᱲᱠᱷᱚᱸᱰ ᱫᱤᱥᱚᱢ ᱨᱮ ᱵᱟᱦᱟ ᱢᱚᱦᱮᱜᱼᱟ ᱱᱟᱣᱟ ᱥᱟᱠᱟᱢ ᱥᱟᱜᱮᱱᱚᱜᱼᱟ ᱚᱱᱟ ᱠᱚ ᱟᱛᱮ ᱜᱮ ᱟᱵᱚ ᱫᱚ ᱱᱚᱣᱟ ᱵᱟᱦᱟ ᱵᱚᱸᱜᱟ ᱦᱤᱥᱟᱹᱵ ᱫᱚᱵᱚᱱ ᱵᱚᱸᱜᱟᱭᱮᱫᱼᱟ ᱦᱟᱸᱜ ᱟᱹᱰᱤ ᱟᱹᱰᱤ ᱥᱟᱨᱦᱟᱣ ᱞᱤᱧ ᱪᱟᱞᱟᱜ ᱠᱟᱱᱟ ᱠᱤᱱ ᱜᱚᱢᱠᱮ ᱛᱤᱠᱤᱱ ᱵᱟᱦᱟ ᱵᱚᱸᱜᱟ ᱵᱟᱠᱷᱨᱟ ᱠᱷᱟᱱ ᱵᱟᱨ ᱠᱟᱛᱷᱟ ᱠᱤᱱ ᱞᱟᱹᱭᱟᱫ ᱵᱚᱱᱟ ᱛᱚ ᱜᱚᱢᱠᱮ ᱡᱟᱦᱮᱨ ᱥᱟᱹᱲᱤᱢ ᱛᱟᱵᱚ ᱟᱵᱚ ᱪᱮᱫ ᱠᱚᱛᱮ ᱵᱚᱱ ᱫᱟᱞᱚᱵᱟ ᱚᱱᱠᱟ ᱫᱚ ᱡᱟᱦᱮᱨ ᱥᱟᱹᱲᱤᱢ ᱫᱚ ᱟᱵᱚ ᱫᱚᱵᱚᱱ ᱫᱟᱞᱚᱵᱟ ᱱᱚᱣᱟ ᱥᱟᱣᱲᱤ ᱥᱟᱜᱟᱫ ᱜᱷᱟᱥ ᱛᱮ ᱟᱨ ᱥᱟᱨᱡᱚᱢ ᱫᱟᱨᱮ ᱛᱮ ᱟᱨ ᱚᱱᱟᱨᱮ ᱛᱟᱦᱮᱱᱟ ᱱᱚᱣᱟ ᱪᱮᱫ ᱫᱟᱨᱮ ᱞᱤᱧ ᱞᱟᱹᱭᱟ ᱠᱤᱛᱟᱹ ᱠᱤᱛᱟᱹ ᱛᱮᱵᱚᱱ ᱛᱚᱞᱟ ᱟᱨ ᱱᱚᱣᱟ ᱥᱤᱨᱦᱤ ᱥᱤᱨᱦᱤ ᱫᱟᱨᱮ ᱛᱮᱵᱚᱱ ᱫᱟᱞᱚᱵᱟ ᱚᱱᱟ ᱛᱮᱫᱚ ᱵᱚᱱ ᱪᱷᱟᱴᱟᱜᱼᱟ ᱟᱨ ᱱᱚᱣᱟ ᱥᱟᱹᱣᱲᱤ ᱥᱟᱜᱟᱫ ᱛᱮᱫᱚ ᱵᱚᱱ ᱫᱟᱞᱚᱵᱟ ᱟᱫᱚ ᱱᱤᱛᱚᱜ ᱫᱚ ᱥᱟᱹᱣᱲᱤ ᱥᱟᱜᱟᱫ ᱠᱚ ᱵᱟᱝ ᱠᱷᱟᱹᱛᱤᱨ ᱵᱩᱥᱩᱵ ᱠᱚᱛᱮ ᱜᱮᱵᱚᱱ ᱫᱟᱞᱚᱵᱮᱜᱼᱟ ᱦᱟᱸᱜ ᱵᱟᱝᱠᱷᱟᱱ ᱡᱟᱦᱟᱸ ᱯᱷᱮᱰᱟᱛ ᱠᱷᱚᱱᱟᱜ ᱟᱹᱞᱤᱧᱟᱜ ᱩᱭᱦᱟᱹᱨ ᱛᱮᱫᱚ ᱥᱟᱹᱣᱲᱤ ᱥᱟᱜᱟᱫ ᱛᱮᱜᱮ ᱥᱟᱹᱲᱤᱢ ᱫᱚᱠᱚ ᱫᱟᱞᱚᱵ ᱟᱠᱟᱫ ᱛᱟᱦᱮᱸᱫ ᱚᱱᱟ ᱢᱟ ᱵᱤᱨᱼᱵᱩᱨᱩ ᱠᱚᱨᱮ ᱜᱮ ᱧᱟᱢ ᱠᱚᱜᱼᱟ ᱚᱱᱟ ᱫᱚ ᱵᱤᱨᱼᱵᱩᱨᱩ ᱠᱚᱨᱮ ᱜᱮ ᱧᱟᱢ ᱠᱚᱜᱼᱟ ᱟᱪᱪᱷᱟ ᱟᱪᱪᱷᱟ ᱱᱤᱛᱚᱜ ᱫᱚ ᱦᱟᱸᱜ ᱛᱟᱵᱚᱱ ᱵᱤᱨ ᱵᱩᱨᱩ ᱠᱚᱨᱮ ᱫᱚ ᱚᱱᱟ ᱥᱟᱹᱣᱲᱤ ᱥᱟᱜᱟᱫ ᱡᱟᱦᱟᱸ ᱵᱚᱱ ᱢᱮᱛᱟᱜ ᱠᱟᱱᱟ ᱛᱚ ᱚᱱᱟ ᱠᱚᱫᱚ ᱦᱟᱸᱜ ᱵᱤᱨ ᱵᱩᱨᱩ ᱨᱮ ᱢᱩᱪᱟᱹᱫ ᱟᱠᱟᱱ ᱛᱟᱵᱚᱱᱟ ᱟᱫᱚ ᱚᱱᱟ ᱠᱷᱟᱹᱛᱤᱨ ᱛᱮ ᱱᱤᱛᱚᱜ ᱟᱵᱚ ᱡᱟᱦᱟᱸ ᱨᱮᱜᱮ ᱦᱟᱸᱜ ᱡᱟᱦᱮᱨ ᱛᱷᱟᱱ ᱮ, ᱵᱚᱸᱜᱟ ᱵᱩᱨᱩ ᱵᱟᱠᱷᱨᱟ ᱡᱟᱦᱟᱸ ᱵᱚᱱ ᱡᱟᱦᱮᱨ ᱛᱷᱟᱱ ᱵᱚᱱ ᱫᱟᱞᱚᱵᱚᱜᱼᱟ ᱚᱱᱟ ᱫᱚ ᱦᱟᱸᱜ ᱱᱤᱛᱚᱜᱟᱜ ᱫᱚ ᱵᱩᱥᱩᱵ ᱠᱟᱛᱮ ᱵᱚᱱ ᱫᱟᱞᱚᱵᱟ ᱱᱩᱠᱤᱱ ᱜᱚᱢᱠᱮ ᱛᱤᱠᱤᱱ ᱠᱤᱱ ᱞᱟᱹᱭᱟ ᱡᱚᱦᱟᱨ ᱵᱟᱲᱟ ᱦᱮᱸᱥᱮ ᱛᱚ ᱜᱚᱢᱠᱮ ᱱᱚᱰᱮ ᱡᱟᱦᱟᱸ ᱞᱤᱧ ᱧᱮᱞ ᱮᱫᱟ ᱟᱵᱚ ᱵᱟᱦᱟ ᱵᱚᱸᱜᱟ ᱨᱮ ᱴᱟᱢᱟᱠ ᱛᱩᱢᱫᱟᱜ ᱥᱟᱶ ᱥᱟᱶᱛᱮ ᱱᱚᱣᱟ ᱡᱟᱦᱟᱸ ᱟᱵᱚ ᱱᱟᱦᱟᱜ ᱰᱤᱡᱮ ᱥᱟᱣᱩᱱᱰ ᱵᱚᱱ ᱞᱟᱜᱟᱣ ᱟᱠᱟᱜᱼᱟ ᱱᱚᱣᱟ ᱫᱚ ᱪᱮᱫᱟᱜ ᱵᱚᱱ ᱞᱟᱜᱟᱣ ᱠᱮᱜᱼᱟ ᱛᱚ ᱱᱚᱣᱟ ᱫᱚ ᱱᱤᱛᱚᱜ ᱟᱵᱚᱣᱟᱜ ᱥᱮᱨᱣᱟ ᱨᱮᱫᱚ ᱥᱟᱹᱣᱩᱲ ᱨᱮᱱᱟᱜ ᱠᱟᱛᱷᱟ ᱫᱚ ᱵᱟᱝ ᱛᱟᱦᱮᱸ ᱠᱟᱱ ᱛᱟᱦᱮᱸᱫ ᱛᱚ ᱱᱤᱛᱚᱜ ᱫᱚ ᱚᱱᱮ ᱜᱩᱨᱩ ᱜᱚᱢᱠᱮ ᱞᱟᱹᱭ ᱟᱠᱟᱫ ᱞᱮᱠᱟ ᱡᱮ ᱪᱟᱸᱫᱚ ᱦᱚᱸ ᱤᱱᱤᱜᱮ ᱫᱤᱥᱚᱢ ᱦᱚᱸ ᱤᱱᱟᱹᱜᱮ ᱵᱚᱸᱜᱟ ᱵᱳᱨᱳ ᱦᱚᱸ ᱤᱱᱠᱩ ᱜᱮ ᱵᱟᱠᱚ ᱟᱹᱨᱩ ᱟᱠᱟᱱ ᱡᱩᱜᱽ ᱫᱚ ᱢᱮᱱᱫᱚ ᱟᱹᱨᱩ ᱛᱮ ᱪᱟᱞᱟᱜ ᱠᱟᱱ ᱚᱱᱟ ᱥᱟᱶᱛᱮ ᱟᱵᱚ ᱦᱚᱸᱵᱚᱱ ᱜᱩᱨᱞᱟᱹᱣ ᱪᱟᱞᱟᱜ ᱠᱟᱱ ᱱᱤᱛᱚᱜ ᱫᱚ ᱢᱚᱰᱟᱨᱱ ᱡᱩᱜᱽ ᱥᱮᱴᱮᱨ ᱟᱠᱟᱱᱟ ᱚᱱᱟ ᱠᱷᱟᱹᱛᱤᱨ ᱟᱵᱚ ᱦᱚᱸ ᱱᱤᱛᱚᱜ ᱫᱚ ᱟᱫᱚ ᱥᱟᱹᱣᱩᱲ ᱵᱚᱱ ᱞᱟᱜᱟᱣᱮᱫ ᱠᱟᱱᱟ ᱦᱟᱸᱜ ᱡᱩᱜᱽ ᱥᱟᱞᱟᱜ ᱛᱮᱜᱮ ᱵᱚᱱ ᱜᱩᱨᱞᱟᱹᱣ ᱪᱟᱞᱟᱜ ᱠᱟᱱᱟ ᱟᱭᱢᱟ ᱥᱟᱨᱦᱟᱣ ᱤᱧ ᱪᱟᱞ ᱟᱹᱠᱤᱱᱟ ᱱᱩᱠᱤᱱ ᱜᱚᱢᱠᱮ ᱛᱟᱹᱠᱤᱱ ᱟᱹᱰᱤ ᱫᱟᱢᱟᱱ ᱠᱟᱛᱷᱟ ᱜᱮᱠᱤᱱ ᱞᱟᱹᱭ ᱟᱸᱡᱚᱢᱟᱫ ᱵᱚᱱᱟ ᱛᱚ ᱢᱟ ᱡᱟᱦᱟᱸ ᱛᱤᱱᱟᱹᱜ ᱚᱰᱤᱭᱮᱱᱥ ᱠᱚ ᱱᱚᱣᱟ ᱵᱷᱤᱰᱭᱳ ᱵᱚᱱ ᱧᱮᱞᱮᱫᱼᱟ ᱮᱱᱠᱷᱟᱱ ᱱᱚᱜᱼᱚ ᱱᱚᱣᱟ ᱠᱚᱵᱚᱱ ᱟᱸᱡᱚᱢ ᱢᱟ ᱟᱨ ᱱᱚᱣᱟ ᱠᱚᱵᱚᱱ ᱴᱷᱤᱠᱟᱹᱭ ᱢᱟ ᱡᱮ ᱟᱵᱚ ᱵᱚᱸᱜᱟᱼᱵᱩᱨᱩ ᱨᱮᱫᱚ ᱟᱵᱚ ᱰᱤᱡᱮ ᱥᱟᱣᱩᱱᱰ ᱠᱚᱫᱚ ᱵᱟᱭ ᱪᱟᱞᱟᱜ ᱛᱟᱵᱚᱱᱟ ᱛᱚ ᱱᱚᱝᱠᱟ ᱡᱟᱦᱟᱸ ᱨᱮ ᱡᱩᱫᱤ ᱟᱨᱚ ᱱᱚᱝᱠᱟ ᱵᱚᱱ ᱵᱚᱸᱜᱟᱼᱵᱩᱨᱩ ᱵᱚᱱ ᱥᱟᱯᱲᱟᱣᱮᱫ ᱜᱮᱭᱟ ᱥᱮ ᱦᱩᱭᱩᱜ ᱠᱟᱱ ᱜᱮᱭᱟ ᱛᱚ ᱱᱩᱠᱤᱱ ᱜᱚᱢᱠᱮ ᱛᱟᱹᱠᱤᱱᱟᱜ ᱠᱟᱛᱷᱟ ᱞᱮᱠᱟᱛᱮ ᱟᱨ ᱟᱹᱞᱤᱧ ᱦᱚᱸᱞᱤᱧ ᱢᱮᱱ ᱠᱟᱜ ᱠᱟᱱᱟ ᱡᱮ ᱰᱤᱡᱮ ᱥᱟᱣᱩᱱᱰ ᱠᱚᱫᱚ ᱟᱵᱚ ᱵᱚᱸᱜᱟᱼᱵᱩᱨᱩ ᱠᱚᱨᱮ ᱫᱚ ᱟᱞᱚ ᱵᱚᱱ ᱟᱹᱜᱩᱭ ᱢᱟ ᱢᱮᱱᱛᱮ ᱛᱚ ᱜᱚᱢᱠᱮ ᱫᱚᱥᱟᱨ ᱟᱨᱚ ᱠᱩᱠᱞᱤ ᱛᱟᱦᱮᱱ ᱠᱟᱱᱟ ᱢᱤᱫᱴᱮᱱ ᱡᱟᱦᱟᱸ ᱟᱵᱚ ᱟᱛᱳ ᱨᱮ ᱞᱮᱠᱷᱟ ᱜᱚᱴᱟᱝ ᱡᱟᱦᱟᱸ ᱟᱛᱳ ᱢᱚᱬᱮ ᱦᱚᱲ ᱠᱚ ᱢᱮᱛᱟ ᱠᱚᱣᱟ ᱩᱱᱠᱩ ᱠᱚᱣᱟᱜ ᱢᱟᱹᱱ ᱨᱮᱱᱟᱜ ᱧᱩᱛᱩᱢ ᱠᱟᱹᱴᱤᱡ ᱵᱤᱱ ᱞᱟᱹᱭ ᱠᱟᱜᱼᱟ ᱚᱱᱠᱟ ᱢᱟ ᱢᱟᱹᱱ ᱞᱮᱠᱟ ᱛᱮᱢᱟ ᱦᱟᱸᱜ ᱟᱹᱞᱤᱧ ᱦᱚᱸ ᱩᱱᱟᱹᱜ ᱫᱚ ᱵᱟᱹᱞᱤᱧ ᱞᱟᱹᱭ ᱫᱟᱲᱮᱭᱟᱜ ᱠᱟᱱᱟ ᱛᱚ ᱢᱟᱹᱱ ᱫᱚ ᱦᱟᱸᱜ ᱡᱟᱦᱟᱸ ᱟᱛᱳ ᱴᱚᱞᱟ ᱡᱚᱠᱷᱚᱱ ᱵᱚᱱ ᱛᱚᱞ ᱠᱮᱜᱼᱟ ᱟᱛᱳ ᱛᱚᱞᱚᱜᱼᱟ ᱴᱚᱞᱟ ᱵᱮᱱᱟᱜᱼᱟ ᱢᱮᱱᱠᱷᱟᱱ ᱩᱱᱠᱩ ᱟᱛᱮᱜ ᱜᱮ ᱟᱛᱳ ᱫᱚ ᱪᱟᱞᱟᱜᱼᱟ ᱟᱨ ᱩᱱᱠᱩ ᱟᱛᱮᱜ ᱜᱮ ᱢᱟᱺᱡᱷᱤ ᱦᱟᱲᱟᱢ ᱥᱮ ᱱᱟᱭᱠᱮ ᱥᱮ ᱜᱚᱰᱮᱛ ᱡᱚᱜᱽ ᱢᱟᱺᱡᱷᱤ ᱡᱚᱛᱚ ᱵᱚᱱ ᱪᱩᱱᱟᱹᱣ ᱠᱚᱣᱟ ᱟᱨ ᱚᱱᱟ ᱠᱷᱟᱹᱛᱤᱨ ᱜᱮ ᱩᱱᱠᱩ ᱫᱚ ᱦᱟᱸᱜ ᱢᱟᱱᱮ ᱢᱟᱨᱟᱝ ᱯᱚᱫᱽ ᱵᱚᱱ ᱮᱢᱟ ᱠᱚᱣᱟ ᱟᱨ ᱡᱟᱦᱟᱸ ᱛᱤᱱᱟᱹᱜ ᱟᱵᱚ ᱠᱚ ᱛᱟᱦᱮᱱᱟ ᱱᱟᱭᱠᱮ ᱛᱟᱭᱚᱢ ᱠᱚᱨᱮ ᱩᱱᱠᱩ ᱫᱚ ᱠᱩᱰᱟᱹᱢ ᱱᱟᱭᱠᱮ ᱠᱚᱜᱮ ᱵᱚᱱ ᱢᱮᱛᱟ ᱟᱠᱚᱣᱟ ᱟᱨ ᱜᱚᱢᱠᱮ ᱛᱮᱦᱮᱧ ᱡᱟᱦᱟᱱᱟᱜ ᱱᱚᱰᱮ ᱵᱟᱦᱟ ᱵᱚᱸᱜᱟᱨᱮ ᱡᱟᱦᱟᱸ ᱰᱤᱡᱮ ᱥᱟᱣᱩᱱᱰ ᱵᱚᱱ ᱪᱟᱹᱞᱩ ᱞᱮᱫᱼᱟ ᱟᱫᱚ ᱱᱚᱜᱼᱚ ᱱᱚᱣᱟ ᱠᱚ ᱡᱩᱫᱤ ᱟᱵᱚ ᱨᱮᱱ ᱠᱟᱹᱴᱤᱡ ᱠᱟᱹᱴᱤᱡ ᱠᱚ ᱚᱱᱟ ᱡᱟᱦᱟᱸ ᱱᱤᱛᱚᱜ ᱠᱚ ᱦᱟᱨᱟᱜ ᱠᱟᱱ ᱛᱟᱵᱚᱱᱟ ᱟᱵᱚᱨᱮᱱ ᱩᱱᱠᱩ ᱠᱚ ᱱᱚᱣᱟ ᱧᱮᱞ ᱛᱮᱠᱚ ᱧᱮᱞ ᱥᱮᱬᱟ ᱡᱚᱱᱟᱜᱼᱟ ᱥᱮ ᱱᱚᱣᱟ ᱠᱚᱫᱚ ᱦᱟᱸᱜ ᱩᱱᱠᱩ ᱵᱤᱫᱟᱹᱞ ᱨᱮᱫᱚ ᱠᱚ ᱵᱚᱱᱫᱚ ᱮᱢᱟᱱᱟ ᱱᱚᱣᱟ ᱫᱚ ᱟᱹᱞᱤᱧᱟᱜ ᱩᱭᱦᱟᱹᱨ ᱛᱮᱫᱚ ᱯᱟᱪᱮ ᱠᱷᱟᱱ ᱵᱟᱭ ᱵᱚᱱᱫᱚᱜᱼᱟ ᱡᱮᱦᱮᱛᱩ ᱟᱵᱚ ᱱᱚᱜᱼᱚᱭ ᱱᱩᱱᱟᱹᱜ ᱥᱮᱨᱢᱟ ᱠᱷᱚᱱᱟᱜ ᱵᱚᱱ ᱞᱟᱜᱟᱣ ᱦᱮᱡ ᱠᱟᱱᱟ ᱱᱚᱣᱟ ᱠᱚᱫᱚ ᱟᱞᱚ ᱦᱩᱭᱩᱜ ᱢᱟ ᱟᱞᱚ ᱦᱩᱭᱩᱜ ᱢᱟ ᱟᱹᱞᱤᱧ ᱦᱚᱸ ᱚᱱᱟ ᱫᱚᱞᱤᱧ ᱢᱮᱱᱮᱫ ᱜᱮᱭᱟ ᱡᱮ ᱰᱤᱡᱮ ᱥᱟᱣᱩᱱᱰ ᱠᱚᱫᱚ ᱟᱵᱚᱣᱟᱜ ᱵᱚᱸᱜᱟᱼᱵᱩᱨᱩ ᱨᱮᱫᱚ ᱞᱮᱠ ᱫᱚ ᱵᱟᱝ ᱠᱟᱱᱟ

ᱛᱚ ᱱᱤᱛᱚᱜ ᱱᱚᱰᱮ ᱠᱩᱠᱞᱤ ᱱᱚᱣᱟ ᱦᱮᱡ ᱜᱚᱫᱚᱜᱼᱟ ᱡᱮ ᱟᱵᱚ ᱢᱟ ᱵᱚᱸᱜᱟ ᱵᱳᱨᱳ ᱢᱟ ᱟᱵᱚ ᱢᱟ ᱱᱟᱦᱟᱜ ᱧᱮᱞ ᱩᱯᱚᱨ ᱧᱮᱞ ᱛᱮᱜᱮ ᱵᱚᱱ ᱦᱮᱡ ᱟᱠᱟᱱᱟ ᱧᱮᱞ ᱟᱹᱜᱩ ᱠᱟᱜᱼᱟ ᱵᱚᱱ ᱡᱟᱦᱟᱸ ᱦᱟᱲᱟᱢ ᱠᱚᱵᱚᱱ ᱧᱮᱞ ᱟᱠᱟᱫ ᱠᱚᱣᱟ ᱵᱚᱸᱜᱟ ᱵᱳᱨᱳ ᱡᱟᱦᱮᱨ ᱨᱮ ᱟᱭᱢᱟ ᱟᱵᱚᱣᱟᱜ ᱵᱚᱸᱜᱟ ᱵᱳᱨᱳ ᱛᱷᱟᱱ ᱢᱮᱱᱟᱜ ᱛᱟᱵᱚᱱᱟ ᱚᱱᱟ ᱠᱚᱨᱮᱜ ᱧᱮᱞ ᱟᱠᱟᱫ ᱠᱚᱣᱟ ᱵᱚᱱ ᱛᱚ ᱟᱵᱚ ᱢᱟ ᱫᱷᱤᱨᱤ ᱜᱮᱛᱟ ᱵᱚᱱ ᱵᱚᱸᱜᱟ ᱟᱨ ᱫᱟᱨᱮ ᱜᱮᱛᱟ ᱵᱚᱱ ᱡᱟᱦᱮᱨ ᱜᱟᱲ ᱦᱮᱸ ᱥᱮ ᱛᱚ ᱱᱚᱣᱟ ᱨᱮ ᱛᱚ ᱚᱱᱟ ᱠᱚ ᱧᱮᱞ ᱧᱮᱞ ᱛᱮᱜᱮ ᱟᱵᱚ ᱧᱮᱞ ᱵᱷᱳᱨ ᱧᱮᱞ ᱛᱮᱜᱮ ᱱᱤᱛᱚᱜ ᱵᱚᱱ ᱵᱚᱸᱜᱟ ᱵᱳᱨᱳᱭᱮᱜᱼᱟ ᱟᱨ ᱱᱚᱣᱟ ᱰᱤᱡᱮ ᱥᱟᱣᱩᱱᱰ ᱡᱩᱫᱤ ᱟᱵᱚᱣᱟᱜ ᱱᱤᱛᱚᱜ ᱛᱟᱦᱮᱱ ᱛᱟᱵᱚᱱᱟ ᱮᱱᱠᱷᱟᱱ ᱟᱵᱚ ᱨᱮᱱ ᱡᱟᱦᱟᱱᱟᱜ ᱟᱹᱜᱤᱞ ᱨᱮᱠᱚ ᱦᱤᱡᱩᱜ ᱠᱟᱱᱟ ᱢᱟᱱᱮ ᱱᱟᱦᱟᱜ ᱟᱜᱟᱢ ᱨᱮᱠᱚ ᱦᱤᱡᱩᱜ ᱠᱟᱱᱟ ᱠᱚ ᱩᱱᱠᱩ ᱠᱚᱦᱚᱸ ᱱᱚᱣᱟ ᱫᱚ ᱱᱟᱦᱟᱜ ᱯᱟᱞᱮᱫ ᱱᱟᱦᱟᱜ ᱠᱚ ᱧᱮᱞ ᱧᱮᱞ ᱛᱮ ᱟᱵᱚ ᱥᱮᱨᱣᱟ ᱨᱮᱱᱟᱜ ᱠᱚ ᱞᱟᱹᱭ ᱯᱩᱥᱴᱟᱹᱣ ᱟᱜᱮᱭᱟ ᱱᱟᱦᱟᱜ ᱯᱟᱞᱮᱱ ᱢᱤᱫ ᱫᱤᱱ ᱦᱤᱞᱳᱜ ᱢᱤᱫ ᱫᱤᱱ ᱦᱤᱞᱳᱜ ᱠᱚ ᱞᱟᱹᱭ ᱯᱩᱥᱴᱟᱹᱣ ᱜᱮᱭᱟ ᱱᱚᱣᱟ ᱨᱮ ᱟᱹᱵᱤᱱ ᱪᱮᱫ ᱵᱤᱱ ᱞᱟᱹᱭᱮᱜᱼᱟ ᱱᱚᱣᱟ ᱨᱮᱫᱚ ᱟᱹᱞᱤᱧ ᱱᱤᱭᱟᱹ ᱞᱤᱧ ᱞᱟᱹᱭᱮᱜᱼᱟ ᱚᱱᱠᱟ ᱫᱚ ᱦᱟᱸᱜ ᱯᱟᱪᱮᱫ ᱪᱟᱞᱟᱜ ᱜᱮᱭᱟ ᱱᱤᱛᱚᱜ ᱟᱵᱚ ᱵᱟᱵᱚᱱ ᱥᱩᱫᱷᱟᱹᱨ ᱠᱟᱱᱟ ᱵᱟᱠᱚ ᱥᱩᱫᱷᱨᱟᱹᱜ ᱠᱟᱱ ᱛᱟᱵᱚᱱᱟ ᱱᱤᱛᱚᱜ ᱢᱟᱱᱮ ᱮᱴᱟᱜ ᱥᱮᱱ ᱜᱮᱵᱚᱱ ᱚᱨᱚᱜ ᱠᱟᱱᱟ ᱚᱱᱟ ᱠᱷᱟᱹᱛᱤᱨ ᱛᱮ ᱟᱹᱞᱤᱧ ᱞᱤᱧ ᱞᱟᱹᱭᱮᱜᱼᱟ ᱦᱚᱭᱛᱳ ᱵᱟᱠᱚ ᱥᱩᱫᱷᱨᱟᱹᱜ ᱛᱟᱵᱚᱱᱟ ᱱᱚᱣᱟ ᱫᱚ ᱦᱟᱸᱜ ᱯᱟᱪᱮᱫ ᱰᱤ ᱠᱮ ᱥᱟᱣᱩᱱᱰ ᱫᱚ ᱦᱟᱸᱜ ᱱᱚᱝᱠᱟ ᱯᱮᱱᱰᱮᱞ ᱠᱚ ᱟᱛᱮᱫ ᱜᱮ ᱰᱤ ᱠᱮ ᱥᱟᱣᱩᱱᱰ ᱦᱚᱸ ᱛᱟᱦᱮᱱ ᱞᱮᱠᱟ ᱛᱟᱦᱮᱱ ᱜᱮᱭᱟ ᱦᱟᱸᱜ ᱟᱭᱢᱟ ᱥᱟᱨᱦᱟᱣ ᱞᱤᱧ ᱪᱟᱞ ᱟᱵᱮᱱᱟ ᱜᱚᱢᱠᱮ ᱱᱚᱣᱟ ᱜᱟᱶᱛᱟ ᱴᱤᱵᱷᱤ ᱯᱟᱦᱴᱟ ᱥᱮᱫ ᱠᱷᱚᱱᱟᱜ ᱟᱨ ᱡᱟᱦᱟᱸ ᱛᱤᱱᱟᱹᱜ ᱠᱩᱠᱞᱤ ᱞᱤᱧ ᱫᱚᱦᱚ ᱞᱮᱫᱼᱟ ᱟᱹᱰᱤ ᱱᱟᱯᱟᱭ ᱜᱮ ᱛᱮᱞᱟ ᱵᱤᱱ ᱮᱢ ᱠᱟᱜᱼᱟ ᱦᱮᱸ ᱥᱮ ᱛᱳ ᱢᱮᱱᱠᱷᱟᱱ ᱟᱫᱚ ᱟᱹᱞᱤᱧ ᱜᱟᱶᱛᱟ ᱴᱤᱵᱷᱤ ᱯᱟᱦᱴᱟ ᱥᱮᱫ ᱠᱷᱚᱱᱟᱜ ᱢᱩᱪᱟᱹᱫ ᱨᱮᱱᱟᱜ ᱦᱮᱸ ᱥᱮ ᱡᱚᱦᱟᱨ ᱞᱤᱧ ᱪᱟᱞᱟᱵᱮᱱ ᱠᱟᱱᱟ ᱦᱮᱸ ᱡᱚᱦᱟᱨ ᱜᱮ ᱢᱟ ᱮᱱᱠᱷᱟᱱ ᱡᱚᱦᱟᱨ ᱜᱮ ᱡᱚᱦᱟᱨ ᱜᱮ ᱡᱚᱦᱟᱨ ᱛᱚ ᱱᱩᱠᱤᱱ ᱜᱚᱢᱠᱮ ᱛᱤᱠᱤᱱ ᱡᱟᱦᱟᱱᱟᱜ ᱢᱤᱫᱴᱟᱝ ᱢᱟᱲᱟᱝ ᱨᱮᱜᱮ ᱟᱹᱠᱤᱱᱟᱜ ᱩᱯᱨᱩᱢ ᱠᱤᱱ ᱞᱟᱹᱭ ᱞᱮᱜᱼᱟ ᱟᱫᱚ ᱚᱱᱟ ᱠᱟᱹᱴᱤᱡ ᱫᱚᱥᱟᱨ ᱛᱮᱵᱚᱱ ᱠᱩᱞᱤ ᱠᱤᱱᱟ ᱛᱚ ᱟᱹᱵᱤᱱᱟᱜ ᱩᱯᱨᱩᱢ ᱠᱚ ᱠᱟᱹᱴᱤᱡ ᱫᱚᱥᱟᱨ ᱛᱮ ᱞᱟᱹᱭ ᱵᱤᱱ ᱡᱟᱦᱟᱸ ᱛᱮ ᱟᱹᱵᱤᱱ ᱦᱟᱸᱜ ᱫᱤᱥᱚᱢ ᱨᱮᱱ ᱦᱚᱲ ᱠᱚ ᱵᱟᱲᱟᱭ ᱞᱮᱫ ᱵᱤᱱᱟ ᱢᱤᱫ ᱫᱷᱟᱣ ᱦᱚᱸ ᱟᱹᱞᱤᱧ ᱫᱚᱠᱚ ᱵᱟᱲᱟᱭ ᱞᱮᱫ ᱜᱮᱭᱟ ᱚᱱᱠᱟ ᱫᱚ ᱦᱟᱸᱜ ᱟᱹᱞᱤᱧᱟᱜ ᱧᱩᱛᱩᱢ ᱫᱚ ᱦᱩᱭᱩᱜ ᱠᱟᱱᱟ ᱪᱳᱭᱛᱚᱱ ᱦᱟᱸᱥᱫᱟ ᱟᱫᱚ ᱱᱚᱣᱟ ᱫᱚ ᱩᱯᱟᱫᱷᱤ ᱫᱚ ᱦᱟᱸᱜ ᱱᱚᱜᱼᱚᱭ ᱡᱮ ᱡᱷᱟᱲᱠᱷᱚᱸᱰ ᱵᱟᱝ ᱟᱞᱟᱜᱽ ᱠᱷᱟᱹᱛᱤᱨ ᱱᱚᱜᱼᱚᱭ ᱡᱮ ᱡᱷᱟᱲᱠᱷᱚᱸᱰ ᱟᱱᱫᱳᱞᱚᱱ ᱠᱷᱟᱹᱛᱤᱨ ᱱᱚᱣᱟ ᱡᱷᱟᱲᱠᱷᱚᱸᱰ ᱠᱷᱟᱹᱛᱤᱨ ᱜᱮ ᱟᱞᱮ ᱡᱮᱞ ᱞᱮ ᱠᱷᱟᱴᱟᱣ ᱞᱮᱱᱟ ᱵᱟᱨᱤᱯᱟᱫᱟ ᱨᱮ ᱚᱸᱰᱮ ᱜᱮᱦᱟᱸᱜ ᱩᱯᱟᱫᱷᱤ ᱫᱚᱠᱚ ᱮᱢᱟᱜ ᱞᱤᱧ ᱛᱟᱦᱮᱸᱫ ᱠᱩᱲᱤ ᱨᱟᱦᱟ ᱛᱮᱞᱤᱧ ᱥᱮᱨᱮᱧ ᱛᱟᱦᱮᱸᱫ ᱛᱚ ᱟᱫᱚ ᱚᱱᱟ ᱠᱷᱟᱹᱛᱤᱨ ᱛᱮ ᱟᱫᱚ ᱵᱤᱨᱵᱟᱦᱟ ᱪᱳᱭᱛᱚᱱ ᱦᱟᱸᱥᱫᱟ ᱠᱚ ᱧᱩᱛᱩᱢ ᱠᱟᱜ ᱞᱤᱧᱟᱹ ᱟᱫᱚ ᱟᱹᱞᱤᱧ ᱥᱚᱨᱴ ᱛᱮ ᱟᱫᱚ ᱵᱤᱵᱤᱥᱤ ᱦᱟᱸᱥᱫᱟ ᱜᱮᱞᱤᱧ ᱚᱞᱚᱜᱼᱟ ᱥᱮᱨᱮᱧ ᱟᱠᱷᱲᱟ ᱠᱚᱨᱮ ᱫᱚ ᱟᱭᱢᱟ ᱟᱭᱢᱟ ᱥᱟᱨᱦᱟᱣ ᱞᱤᱧ ᱪᱟᱞ ᱟᱹᱠᱤᱱᱟ ᱩᱱᱠᱤᱱ ᱵᱤ ᱵᱤ ᱥᱤ ᱦᱟᱸᱥᱫᱟ ᱵᱟᱝ ᱵᱤ ᱵᱤ ᱥᱤ ᱦᱟᱸᱥᱫᱟ ᱜᱚᱢᱠᱮ ᱛᱟᱹᱠᱤᱱ ᱱᱩᱠᱤᱱ ᱦᱚᱸ ᱢᱟᱲᱟᱝ ᱛᱮ ᱟᱹᱠᱤᱱᱟᱜ ᱡᱟᱦᱟᱸ ᱩᱢᱮᱨ ᱛᱟᱦᱮᱸ ᱠᱟᱱᱟ ᱨᱟᱹᱥᱠᱟᱹ ᱵᱮᱲᱟ ᱨᱮ ᱩᱱ ᱥᱚᱢᱚᱭ ᱱᱩᱠᱤᱱ ᱥᱤᱝᱜᱟᱨ ᱠᱤᱱ ᱛᱟᱦᱮᱸ ᱠᱟᱱᱟ ᱢᱮᱱ ᱫᱚ ᱥᱮᱨᱮᱧ ᱥᱤᱠᱟᱹᱨᱤᱭᱟᱹ ᱥᱮ ᱯᱟᱹᱨᱩᱠᱷᱤᱭᱟᱹ ᱵᱚᱱ ᱢᱮᱛᱟ ᱠᱚᱣᱟ ᱚᱱᱠᱟ ᱠᱤᱱ ᱛᱟᱦᱮᱸ ᱠᱟᱱᱟ ᱟᱨ ᱩᱱ ᱥᱚᱢᱚᱭ ᱩᱯᱟᱫᱷᱤ ᱠᱤᱱ ᱧᱟᱢ ᱞᱮᱫ ᱛᱟᱦᱮᱱᱟ ᱵᱤᱨ ᱵᱟᱦᱟ ᱫᱚ ᱳᱠᱮ ᱦᱳᱭ ᱛᱚ ᱟᱭᱢᱟ ᱟᱭᱢᱟ ᱥᱟᱨᱦᱟᱣ ᱞᱤᱧ ᱪᱟᱞ ᱟᱹᱵᱤᱱᱟ ᱢᱟ ᱮᱱᱠᱷᱟᱱ ᱡᱚᱦᱟᱨ ᱜᱮ ᱢᱟ ᱮᱱᱠᱷᱟᱱ ᱡᱚᱦᱟᱨ